ᱡᱚᱦᱟᱨ ᱜᱮ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧᱟᱜ ᱱᱟᱣᱟ ᱵᱞᱚᱜ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢᱮᱫ ᱵᱚᱱᱟ ᱛᱚ ᱜᱟᱛᱮ ᱠᱚ ᱛᱮᱦᱮᱧ ᱢᱤᱫᱴᱮᱱ ᱱᱟᱣᱟ ᱟᱯᱰᱮᱴ ᱤᱧ ᱟᱹᱜᱩ ᱟᱠᱟᱫ ᱛᱟᱵᱚᱱᱟ ᱡᱟᱦᱟᱸ ᱫᱚ ᱛᱮᱦᱮᱧᱟᱜ ᱵᱞᱚᱜ ᱵᱷᱤᱰᱤᱭᱳ ᱨᱮ ᱟᱹᱰᱤ ᱠᱷᱟᱥ ᱵᱟᱛ ᱠᱟᱱᱟ ᱟᱯᱮ ᱮᱦᱚᱵ ᱠᱷᱚᱱ ᱢᱩᱪᱟᱹᱫ ᱦᱟᱹᱵᱤᱡ ᱧᱮᱞ ᱛᱟᱵᱚᱱ ᱯᱮ ᱛᱮᱦᱮᱧ ᱟᱵᱚ ᱚᱠᱟᱴᱟᱜ ᱥᱤᱨᱟᱢᱯᱩᱨ ᱨᱮ ᱥᱮ ᱥᱤᱨᱟᱢᱯᱩᱨ ᱵᱟᱡᱟᱨ ᱨᱮ ᱟᱹᱰᱤ ᱢᱚᱡᱽ ᱧᱮᱞᱚᱜ ᱠᱟᱱ ᱛᱟᱦᱮᱱ ᱛᱮᱦᱮᱧ ᱚᱱᱟ ᱥᱨᱤᱨᱟᱢᱯᱩᱨ ᱵᱟᱡᱟᱨ ᱫᱚ ᱱᱚᱣᱟ ᱦᱟᱭᱣᱮ ᱨᱳᱰ ᱠᱚ ᱵᱮᱱᱟᱣᱮᱫ ᱠᱟᱱᱛᱮ ᱚᱱᱟ ᱫᱚ ᱛᱮᱦᱮᱧ ᱱᱤᱭᱟᱹ ᱱᱤᱭᱟᱹ ᱠᱚ ᱥᱚᱢᱚᱭ ᱨᱮ ᱚᱱᱟ ᱨᱮᱭᱟᱜ ᱫᱤᱱ ᱦᱚᱸ ᱦᱮᱡ ᱥᱮᱴᱮᱨᱱᱟ ᱟᱨ ᱱᱤᱛᱚᱜ ᱚᱱᱟ ᱠᱚ ᱵᱟᱹᱲᱤᱡ ᱮᱫᱟ ᱛᱤᱱᱟᱹᱜ ᱚᱱᱟ ᱟᱥᱯᱟᱥ ᱨᱮ ᱫᱚᱠᱟᱱ ᱠᱚ ᱢᱮᱱᱟᱜᱼᱟ ᱛᱚ ᱦᱟᱭᱣᱮ ᱞᱟᱹᱜᱤᱫ ᱢᱟ ᱵᱟᱰᱟᱭ ᱜᱮᱭᱟᱵᱚᱱ ᱟᱹᱰᱤ ᱚᱥᱟᱨ ᱡᱟᱭᱜᱟ ᱞᱟᱜᱟᱜ ᱠᱟᱱᱟ ᱛᱚ ᱚᱱᱟᱜᱮ ᱛᱮᱦᱮᱧ ᱤᱧ ᱞᱟᱭᱤᱵᱷ ᱵᱷᱤᱰᱤᱭᱳᱧ ᱟᱹᱜᱩ ᱟᱠᱟᱫ ᱛᱟᱵᱚᱱᱟ ᱟᱯᱮ ᱧᱮᱞ ᱛᱟᱵᱚᱱ ᱯᱮ ᱛᱮᱦᱮᱧᱟᱜ ᱵᱞᱚᱜᱽ ᱨᱮ ᱟᱹᱰᱤ ᱵᱚᱞᱮ ᱚᱠᱚᱭ ᱠᱚ ᱚᱠᱟ ᱠᱚᱨᱮ ᱢᱮᱱᱟᱜ ᱯᱮᱛᱟ ᱵᱚᱱᱟ ᱦᱚᱭᱛᱚ ᱵᱟᱯᱮ ᱦᱮᱡ ᱠᱟᱱᱟ ᱱᱚᱣᱟ ᱠᱚᱨᱮ ᱵᱟᱯᱮ ᱧᱮᱞ ᱫᱟᱲᱮᱭᱟᱜ ᱠᱟᱱᱟ ᱛᱚ ᱟᱯᱮ ᱱᱚᱣᱟ ᱵᱷᱤᱰᱤᱭᱳ ᱦᱚᱛᱮ ᱛᱮᱯᱮ ᱧᱮᱞ ᱫᱟᱲᱮᱭᱟ ᱛᱟᱵᱚᱱᱟ ᱛᱚ ᱜᱟᱛᱮ ᱠᱚ ᱛᱚᱵᱮ ᱪᱚᱞᱚ ᱛᱚᱵᱮ ᱟᱵᱚ ᱛᱤᱨᱤ ᱵᱟᱝ ᱠᱟᱛᱮ ᱟᱯᱮ ᱚᱱᱟᱧ ᱫᱮᱠᱷᱟᱣ ᱟᱯᱮ ᱞᱟᱹᱜᱤᱫ

ᱛᱚᱵᱮ ᱜᱟᱛᱮ ᱠᱚ ᱟᱯᱮ ᱵᱷᱤᱰᱤᱭᱳ ᱯᱮ ᱧᱮᱞ ᱠᱮᱫ ᱛᱟᱵᱚᱱᱟ ᱟᱯᱮ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱡᱩᱫᱤ ᱢᱚᱡᱽ ᱯᱮ ᱟᱹᱭᱠᱟᱹᱣ ᱠᱟᱜ ᱛᱟᱵᱚᱱ ᱠᱷᱟᱡ ᱡᱟᱹᱨᱩᱲ ᱜᱮ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱠᱚᱢᱮᱱᱴ ᱛᱟᱵᱚᱱ ᱯᱮ ᱟᱨ ᱥᱟᱵᱥᱠᱨᱟᱭᱤᱵ ᱫᱚ ᱟᱞᱚᱯᱮ ᱦᱤᱲᱤᱧ ᱛᱟᱵᱚᱱᱟ ᱛᱚ ᱴᱷᱤᱠ ᱜᱮᱭᱟ ᱜᱟᱛᱮ ᱠᱚ ᱢᱟ ᱛᱚᱵᱮ ᱵᱟᱭ ᱵᱟᱭ ᱛᱮᱦᱮᱧᱟᱜ ᱱᱮᱠᱥᱴ ᱵᱷᱤᱰᱤᱭᱳ ᱨᱮ ᱟᱨ ᱱᱮᱠᱥᱴ ᱵᱚᱱ ᱧᱟᱯᱟᱢ